ᱡᱚᱦᱟᱨ ᱥᱟᱱᱟᱢ ᱠᱚ ᱟᱨᱦᱚᱸ ᱢᱤᱫ ᱫᱷᱟᱣ ᱮᱞᱮᱢ ᱚᱯᱷᱤᱥᱤᱭᱟᱞ ᱨᱮ ᱟᱨ ᱢᱤᱫᱴᱟᱝ ᱵᱷᱤᱰᱤᱭᱳ ᱟᱛᱮ ᱢᱮᱱᱫᱚ ᱡᱟᱦᱟᱸ ᱢᱤᱫᱴᱟᱝ ᱥᱟᱛᱟᱢ ᱵᱟᱵᱚᱫ ᱛᱮ ᱨᱟᱯᱟᱪᱟᱜ ᱥᱤᱨᱡᱟᱹᱣ ᱟᱠᱟᱱᱟ ᱥᱮ ᱮᱛᱚᱦᱚᱵ ᱟᱠᱟᱱᱟ ᱟᱵᱚ ᱵᱚᱱ ᱧᱮᱞᱮᱫ ᱜᱮᱭᱟ ᱪᱳᱯᱲᱟ ᱨᱮ ᱡᱟᱦᱟᱸ ᱜᱩᱞᱤ ᱠᱟᱱᱰᱚ ᱡᱟᱦᱟᱸ ᱜᱩᱞᱤ ᱛᱮ ᱟᱭᱢᱟ ᱦᱚᱲ ᱠᱚ ᱜᱷᱟᱹᱞ ᱮᱱᱟ ᱩᱱᱠᱩ ᱩᱛᱛᱚᱨ ᱵᱚᱝᱜᱚ ᱢᱮᱰᱤᱠᱮᱞ ᱠᱚᱞᱮᱡᱽ ᱨᱮ ᱱᱤᱛ ᱦᱚᱸ ᱩᱱᱠᱩᱣᱟᱜ ᱛᱤᱠᱪᱷᱟᱹ ᱪᱟᱞᱟᱜ ᱠᱟᱱ ᱜᱮᱭᱟ ᱱᱤᱛ ᱦᱟᱹᱵᱤᱡ ᱟᱭᱢᱟ ᱦᱚᱲᱟᱜ ᱥᱤᱪᱩᱭᱮᱥᱚᱱ ᱟᱹᱰᱤ ᱠᱷᱟᱱ ᱟᱹᱰᱤ ᱜᱮ ᱵᱟᱹᱲᱤᱡ ᱜᱮᱭᱟ ᱟᱨ ᱚᱸᱰᱮ ᱩᱱᱠᱩᱣᱟᱜ ᱢᱤᱫᱴᱟᱝ ᱟᱯᱷᱚᱛ ᱢᱮᱱᱟᱜ ᱟᱠᱟᱫᱟ ᱡᱮ ᱴᱷᱤᱠ ᱛᱤᱠᱪᱷᱟᱹ ᱦᱚᱸ ᱵᱟᱝ ᱠᱚ ᱧᱟᱢ ᱮᱫᱟ ᱦᱟᱦᱟᱲᱟ ᱢᱤᱫᱴᱟᱝ ᱜᱷᱚᱴᱚᱱ ᱠᱟᱱᱟ ᱢᱮᱱᱠᱷᱟᱱ ᱮᱱ ᱨᱮᱦᱚᱸ ᱱᱚᱰᱮ ᱟᱨᱦᱚᱸ ᱢᱤᱫᱴᱟᱝ ᱵᱷᱤᱰᱤᱭᱳ ᱟᱛᱮ ᱦᱮᱡ ᱛᱤᱧ ᱵᱚᱲᱦᱮᱭᱮᱱᱟ ᱢᱮᱱᱫᱚ ᱡᱟᱦᱟᱸ ᱱᱚᱣᱟ ᱰᱤᱵᱮᱴ ᱨᱟᱠᱟᱵ ᱟᱠᱟᱱᱟ ᱵᱤᱛᱚᱨᱠᱚ ᱨᱟᱠᱟᱵ ᱟᱠᱟᱱᱟ ᱠᱚᱱᱴᱨᱳᱵᱷᱟᱨᱥᱤ ᱡᱟᱦᱟᱸ ᱵᱟᱵᱚᱫ ᱛᱮ ᱦᱩᱭᱩᱜᱚᱜ ᱠᱟᱱᱟ ᱵᱤᱥᱮᱥ ᱠᱟᱭᱛᱮ ᱟᱹᱫᱤᱵᱟᱹᱥᱤ ᱥᱮᱸᱜᱮᱞ ᱚᱵᱷᱤᱡᱟᱱᱟ ᱱᱚᱣᱟ ᱥᱚᱛᱛᱚᱨ ᱞᱟᱠᱷ ᱴᱟᱠᱟ ᱡᱟᱦᱟᱸ ᱠᱟᱛᱷᱟ ᱥᱟᱢᱟᱝ ᱨᱮ ᱦᱮᱡ ᱟᱠᱟᱱᱟ ᱱᱚᱣᱟ ᱵᱟᱵᱚᱫ ᱛᱮ ᱟᱨᱦᱚᱸ ᱢᱤᱫᱴᱟᱝ ᱵᱷᱤᱰᱤᱭᱳ ᱤᱧ ᱠᱚᱨᱟᱣ ᱛᱤᱧ ᱵᱚᱲᱦᱮᱭᱮᱱᱟ ᱮᱱᱛᱮᱠᱷᱟᱱ ᱵᱟᱝ ᱵᱤᱞᱚᱢ ᱠᱟᱛᱮ ᱪᱚᱞᱚ ᱵᱚᱱ ᱮᱛᱚᱦᱚᱵ ᱞᱮᱜᱮ ᱵᱷᱤᱰᱤᱭᱳ ᱢᱮᱱᱫᱟ ᱟᱵᱚ ᱛᱤᱦᱤᱧ ᱪᱚᱯᱲᱟ ᱨᱮᱱᱟᱜ ᱚᱱᱟ ᱡᱟᱦᱟᱸ ᱜᱩᱞᱤ ᱠᱟᱸᱰᱚ ᱦᱩᱭ ᱟᱠᱟᱱᱟ ᱪᱟ ᱵᱟᱜᱟᱱ ᱨᱮᱱᱟᱜ ᱜᱷᱚᱴᱚᱱ ᱠᱷᱟᱹᱛᱤᱨ ᱛᱮ ᱡᱟᱦᱟᱸ ᱪᱟ ᱵᱟᱜᱟᱱ ᱨᱮ ᱟᱹᱫᱤᱢ ᱟᱹᱫᱤᱵᱟᱹᱥᱤ ᱠᱚ ᱡᱟᱦᱟᱸᱭ ᱠᱚ ᱛᱟᱦᱮᱸ ᱠᱟᱱᱟ ᱩᱱᱠᱩ ᱥᱟᱞᱟᱜ ᱢᱟᱹᱞᱤᱠ ᱯᱚᱠᱠᱷᱚ ᱡᱟᱦᱟᱸᱭ ᱠᱚ ᱛᱟᱦᱮᱸ ᱠᱟᱱᱟ ᱱᱩᱠᱩᱣᱟᱜ ᱨᱟᱯᱟᱪᱟᱜ ᱱᱚᱣᱟ ᱠᱷᱟᱹᱯᱟᱹᱨᱤ ᱛᱟᱯᱟᱢ ᱨᱮ ᱜᱩᱞᱤ ᱛᱮᱠᱚ ᱡᱚᱥ ᱟᱠᱟᱱᱟ ᱛᱤᱠᱪᱷᱮ ᱪᱟᱞᱟᱜ ᱠᱟᱱᱟ ᱢᱮᱱᱠᱷᱟᱱ ᱱᱚᱰᱮ ᱡᱟᱦᱟᱸ ᱥᱚᱛᱛᱚᱨ ᱞᱟᱠᱷ ᱴᱟᱠᱟ ᱨᱮᱱᱟᱜ ᱠᱟᱛᱷᱟ ᱦᱮᱡ ᱟᱠᱟᱱᱟ ᱱᱚᱣᱟ ᱨᱮᱱᱟᱜ ᱥᱟᱹᱨᱤᱴᱟᱜ ᱛᱤᱱᱟᱹᱜ ᱠᱟᱱᱟ ᱱᱚᱣᱟ ᱠᱚᱭᱮᱠ ᱜᱩᱞᱟᱹ ᱞᱚᱡᱤᱠ ᱟᱛᱮ ᱡᱩᱫᱤ ᱧᱮᱞ ᱦᱩᱭᱩᱜᱚᱜᱼᱟ ᱠᱚᱭᱮᱠ ᱜᱩᱞᱟᱹ ᱞᱚᱡᱤᱠ ᱡᱩᱫᱤ ᱧᱮᱞ ᱦᱩᱭᱩᱜᱚᱜᱼᱟ ᱢᱮᱱᱫᱚ ᱡᱮᱞᱮᱠᱟ ᱱᱚᱰᱮ ᱟᱹᱰᱤ ᱦᱚᱲ ᱠᱚ ᱢᱮᱱ ᱮᱫᱟ ᱥᱮ ᱟᱹᱫᱤᱵᱟᱹᱥᱤ ᱥᱮᱸᱜᱮᱞ ᱚᱵᱷᱤᱡᱟᱱ ᱨᱮᱱ ᱜᱮ ᱟᱹᱰᱤ ᱦᱚᱲᱟᱜ ᱢᱚᱪᱟ ᱠᱷᱚᱱᱟᱜ ᱦᱚᱸ ᱟᱸᱡᱚᱢᱚᱜᱚᱜ ᱠᱟᱱᱟ ᱟᱵᱟᱨ ᱵᱟᱦᱨᱮ ᱨᱮᱱ ᱦᱚᱲ ᱦᱚᱸ ᱠᱤᱪᱷᱩ ᱠᱚ ᱢᱮᱱ ᱮᱫᱟ ᱡᱮ ᱵᱟᱝᱢᱟ ᱱᱚᱰᱮ ᱫᱩᱨᱜᱟ ᱢᱩᱨᱢᱩ ᱞᱚᱯᱥᱟ ᱱᱩᱠᱩ ᱮᱢᱟᱱ ᱠᱟᱹᱣᱰᱤ ᱵᱷᱟᱜᱽ ᱵᱟᱝ ᱠᱚ ᱧᱟᱢ ᱟᱠᱟᱫ ᱛᱮ ᱱᱚᱣᱟ ᱥᱚᱛᱛᱚᱨ ᱞᱟᱠᱷ ᱴᱟᱠᱟ ᱨᱮᱱᱟᱜ ᱠᱟᱛᱷᱟ ᱠᱚ ᱞᱟᱹᱭ ᱟᱠᱟᱫᱼᱟ ᱡᱩᱫᱤ ᱱᱚᱣᱟ ᱜᱮ ᱥᱟᱹᱨᱤᱜᱼᱟ ᱮᱱᱛᱮᱠᱷᱟᱱ ᱱᱚᱣᱟ ᱵᱟᱛᱟᱣ ᱦᱩᱭᱩᱜᱚᱜᱼᱟ ᱡᱮ ᱟᱹᱫᱤᱵᱟᱹᱥᱤ ᱥᱮᱸᱜᱮᱞ ᱚᱵᱷᱤᱡᱟᱱ ᱛᱟᱦᱚᱞᱮ ᱥᱚᱛᱛᱚᱨ ᱞᱟᱠᱷ ᱴᱟᱠᱟᱭ ᱦᱟᱛᱟᱣ ᱟᱠᱟᱫᱼᱟ ᱛᱚᱵᱮ ᱟᱹᱱᱤᱡ ᱛᱚ ᱵᱷᱟᱜᱽ ᱨᱮᱱᱟᱜ ᱠᱚ ᱟᱥᱟᱜᱼᱟ ᱯᱳᱭᱞᱳ ᱠᱟᱛᱷᱟ ᱫᱚᱥᱟᱨ ᱠᱟᱛᱷᱟ ᱦᱩᱭᱩᱜᱚᱜ ᱠᱟᱱᱟ ᱡᱩᱫᱤ ᱩᱱᱠᱩ ᱦᱚᱸ ᱴᱟᱠᱟ ᱠᱚ ᱦᱟᱛᱟᱣ ᱠᱮᱭᱟ ᱫᱩᱨᱜᱟᱹ ᱢᱩᱨᱢᱩ ᱥᱮ ᱞᱚᱯᱥᱟ ᱡᱟᱦᱟᱸᱭ ᱜᱮᱠᱚ ᱛᱟᱦᱮᱸ ᱟᱠᱟᱱ ᱟᱨᱦᱚᱸ ᱮᱸᱰᱮᱠᱷᱟᱱ ᱥᱳᱛᱛᱚᱨ ᱞᱟᱠᱷ ᱴᱟᱠᱟ ᱨᱮᱱᱟᱜ ᱠᱟᱛᱷᱟ ᱪᱟᱜ ᱠᱚ ᱞᱟᱹᱭ ᱠᱮᱭᱟ ᱱᱚᱣᱟ ᱦᱩᱭᱩᱜ ᱠᱟᱱᱟ ᱫᱚᱥᱟᱨ ᱠᱩᱠᱞᱤ ᱛᱮᱥᱟᱨ ᱡᱚᱛᱚ ᱠᱷᱚᱱ ᱢᱟᱨᱟᱝ ᱠᱟᱛᱷᱟ ᱫᱚ ᱦᱩᱭᱩᱜᱚᱜ ᱠᱟᱱᱟ ᱡᱮ ᱚᱸᱰᱮ ᱟᱹᱫᱤᱵᱟᱹᱥᱤ ᱪᱮᱛᱟᱱ ᱨᱮ ᱜᱩᱞᱤ ᱜᱚᱞᱟ ᱨᱮᱱᱟᱜ ᱜᱷᱚᱴᱚᱱ ᱦᱩᱭᱱᱟ ᱜᱷᱟᱹᱞ ᱮᱱᱟ ᱠᱚ ᱦᱚᱥᱯᱤᱴᱟᱞ ᱨᱮᱠᱚ ᱮᱰᱢᱤᱴ ᱮᱱᱟ ᱡᱟᱦᱟᱸ ᱛᱤᱱᱟᱹᱜ ᱜᱮ ᱟᱹᱫᱤᱵᱟᱹᱥᱤ ᱥᱚᱝᱜᱚᱴᱷᱚᱱ ᱢᱮᱱᱟᱜ ᱟᱠᱟᱫ ᱠᱚᱣᱟ ᱱᱚᱨᱛᱷ ᱵᱮᱝᱜᱚᱞ ᱨᱮ ᱯᱨᱟᱭ ᱥᱟᱱᱟᱢ ᱞᱮᱠᱟ ᱜᱮ ᱧᱮᱧᱮᱞ ᱠᱚ ᱥᱮᱱ ᱮᱱᱟ ᱧᱮᱧᱮᱞ ᱠᱚ ᱥᱮᱱ ᱮᱱᱟ ᱚᱱᱟ ᱥᱟᱶ ᱥᱟᱶᱛᱮ ᱟᱭᱢᱟ ᱥᱚᱝᱜᱚᱴᱷᱚᱱ ᱟᱵᱟᱨ ᱡᱚᱢᱟᱜ ᱦᱚᱸᱠᱚ ᱤᱫᱤ ᱦᱚᱴᱚᱣᱟᱜ ᱠᱚᱣᱟ ᱡᱚᱢᱟᱜ ᱠᱚ ᱛᱟᱯᱚᱨᱮ ᱜᱮᱫᱟᱜ ᱠᱷᱟᱹᱰᱩᱣᱟᱹ ᱥᱟᱱᱟᱢᱟᱜ ᱜᱮ ᱜᱚᱲᱚ ᱥᱚᱯᱚᱦᱚᱫ ᱡᱟᱜᱮ ᱟᱨᱠᱤ ᱟᱱᱴᱟᱣ ᱟᱠᱟᱱ ᱠᱩᱲᱟᱹᱣ ᱟᱠᱟᱱ ᱚᱱᱟ ᱠᱚ ᱤᱫᱤ ᱦᱚᱴᱚᱣᱟᱜ ᱠᱚᱣᱟ ᱚᱱᱟ ᱠᱷᱚᱱᱟᱜ ᱦᱚᱸ ᱢᱟᱲᱟᱝ ᱠᱟᱛᱷᱟ ᱟᱭᱮᱥᱮᱯᱷ ᱨᱮᱱ ᱡᱟᱦᱟᱸᱭ ᱵᱤᱫᱷᱟᱭᱚᱠ ᱠᱟᱱᱟᱭ ᱱᱚᱣᱥᱟᱫ ᱥᱤᱫᱫᱤᱠᱤ ᱵᱷᱟᱸᱜᱚᱲ ᱨᱮᱱ ᱩᱱᱤ ᱦᱚᱸ ᱛᱤᱦᱤᱧ ᱧᱟᱯᱟᱢᱚᱜ ᱮ ᱪᱟᱞᱟᱣ ᱮᱱᱟ ᱚᱸᱰᱮᱱ ᱦᱚᱲ ᱥᱟᱞᱟᱜ ᱮ ᱨᱚᱯᱚᱲ ᱮᱱᱟ ᱦᱩᱭ ᱫᱟᱲᱮᱭᱟᱜᱼᱟ ᱱᱚᱣᱟ ᱯᱚᱞᱤᱴᱤᱠᱮᱞ ᱮᱝᱜᱮᱞ ᱛᱮ ᱥᱮ ᱟᱭᱟᱜ ᱨᱟᱡᱽᱱᱤᱛᱤ ᱠᱷᱟᱹᱛᱤᱨ ᱛᱮ ᱥᱮᱱ ᱟᱠᱟᱱᱟᱭ ᱦᱩᱭ ᱫᱟᱲᱮᱭᱟᱜᱼᱟ ᱢᱮᱱᱠᱷᱟᱱ ᱡᱚᱛᱚ ᱠᱷᱚᱱ ᱢᱟᱨᱟᱝ ᱠᱩᱠᱞᱤ ᱱᱚᱰᱮ ᱠᱟᱱᱟ ᱡᱮ ᱚᱸᱰᱮᱱ ᱟᱹᱫᱤᱵᱟᱹᱥᱤ ᱪᱮᱛᱟᱱ ᱨᱮ ᱩᱱᱟᱹᱜ ᱱᱟᱦᱟᱪᱟᱨ ᱦᱩᱭᱱᱟ ᱩᱱᱠᱩ ᱜᱩᱞᱤ ᱦᱩᱭᱱᱟ ᱩᱱᱠᱩᱣᱟᱜ ᱚᱲᱟᱜ ᱡᱮᱨᱮᱫ ᱦᱩᱭᱱᱟ ᱡᱚᱛᱚ ᱥᱚᱝᱜᱚᱴᱷᱚᱱ ᱠᱚ ᱥᱚᱦᱚᱨ ᱥᱮᱴᱮᱨᱮᱱᱟ ᱢᱮᱱᱠᱷᱟᱱ ᱡᱟᱦᱟᱸᱭ ᱵᱟᱝ ᱠᱚ ᱥᱮᱴᱮᱨ ᱞᱮᱱᱟ ᱩᱱᱠᱩ ᱫᱚᱠᱚ ᱦᱩᱭᱩᱜ ᱠᱟᱱᱟ ᱟᱹᱫᱤᱵᱟᱹᱥᱤ ᱥᱮᱸᱜᱮᱞ ᱚᱵᱷᱤᱡᱟᱱ ᱠᱚᱭᱮᱠ ᱢᱟᱦᱟ ᱤᱧᱤᱧ ᱛᱟᱺᱜᱤ ᱟᱠᱟᱫ ᱛᱟᱦᱮᱸᱫ ᱡᱮ ᱪᱟᱞᱟᱜ ᱟᱠᱚ ᱥᱮ ᱵᱟᱝ ᱧᱮᱞ ᱦᱩᱭ ᱞᱮᱱ ᱜᱮ ᱥᱟᱹᱨᱤᱜᱮ ᱱᱚᱣᱟ ᱟᱹᱰᱤ ᱢᱟᱨᱟᱝ ᱢᱤᱫᱴᱟᱝ ᱠᱩᱠᱞᱤ ᱡᱮ ᱪᱮᱫᱟᱜ ᱵᱟᱠᱚ ᱥᱮᱱ ᱞᱮᱱᱟ ᱟᱹᱫᱤᱵᱟᱹᱥᱤ ᱥᱮᱸᱜᱮᱞ ᱚᱵᱷᱤᱡᱟᱱ ᱞᱟᱹᱭ ᱟᱠᱚ ᱡᱮ ᱢᱚᱬᱮ ᱜᱚᱴᱟᱝ ᱯᱚᱱᱚᱛ ᱨᱮ ᱩᱱᱠᱩᱣᱟᱜ ᱥᱚᱝᱜᱚᱴᱷᱚᱱ ᱢᱮᱱᱟᱜ ᱟᱠᱟᱫ ᱛᱟᱠᱚᱣᱟ ᱚᱛᱷᱚᱪᱚ ᱱᱚᱣᱟ ᱱᱚᱨᱛᱷ ᱵᱮᱝᱜᱚᱞ ᱨᱮᱜᱮ ᱞᱟᱹᱭ ᱜᱟᱱᱚᱜᱼᱟ ᱡᱮ ᱩᱪᱪᱚᱛᱚᱨ ᱢᱤᱫᱴᱟᱝ ᱞᱤᱰᱟᱨ ᱢᱮᱱᱟᱭ ᱟᱠᱟᱫ ᱛᱟᱠᱚᱣᱟ ᱢᱳᱦᱚᱱ ᱦᱟᱸᱥᱫᱟ ᱪᱮᱫᱟᱜ ᱵᱟᱭ ᱥᱮᱱ ᱞᱮᱱᱟ ᱚᱸᱰᱮᱨᱮᱱ ᱦᱚᱲ ᱥᱟᱶᱨᱮ ᱚᱸᱰᱮᱨᱮᱱ ᱟᱹᱫᱤᱢ ᱠᱚ ᱥᱟᱶᱨᱮ ᱪᱮᱫᱟᱜ ᱵᱟᱭ ᱛᱤᱸᱜᱩ ᱞᱮᱱᱟ ᱱᱚᱣᱟ ᱠᱩᱠᱞᱤ ᱛᱚ ᱦᱤᱡᱩᱜᱚᱜ ᱜᱮᱭᱟ ᱦᱟᱦᱟᱲᱟᱜ ᱠᱩᱠᱞᱤ ᱠᱤ ᱵᱟᱝ ᱠᱟᱱᱟ ᱮᱸᱰᱮᱠᱷᱟᱱ ᱥᱟᱹᱨᱤ ᱱᱟᱥᱮ ᱚᱠᱟᱴᱟᱜ ᱠᱟᱱᱟ ᱵᱟᱝ ᱠᱟᱱᱟ ᱫᱤᱥᱚᱢ ᱦᱚᱲ ᱯᱟᱞᱮ ᱯᱮ ᱵᱩᱡᱷᱟᱹᱣ ᱫᱟᱲᱮᱭᱟᱜ ᱠᱟᱱ ᱜᱮᱭᱟ ᱚᱱᱟ ᱵᱟᱡᱽ ᱵᱤᱪᱟᱹᱨ ᱫᱚ ᱟᱯᱮ ᱪᱮᱛᱟᱱ ᱨᱮᱜᱮ ᱞᱟᱫᱮ ᱦᱩᱭᱮᱱᱟ ᱱᱚᱰᱮ ᱟᱨᱚ ᱢᱤᱫᱴᱟᱝ ᱠᱟᱛᱷᱟ ᱢᱮᱱᱫᱚ ᱛᱟᱭᱚᱢ ᱨᱮᱱᱟᱜ ᱡᱟᱦᱟᱸ ᱵᱷᱤᱰᱤᱭᱳ ᱠᱚᱧ ᱟᱲᱟᱜ ᱟᱠᱟᱫ ᱛᱟᱦᱮᱸᱫ ᱚᱱᱟᱨᱮ ᱟᱭᱢᱟ ᱜᱟᱱ ᱥᱮᱸᱜᱮᱞ ᱚᱵᱷᱤᱡᱟᱱ ᱨᱮᱱ ᱠᱟᱹᱢᱤᱭᱟᱹ ᱠᱚ ᱠᱟᱱᱟ ᱠᱚ ᱡᱟᱦᱟᱸᱭ ᱠᱚᱫᱚ ᱠᱚ ᱠᱚᱢᱮᱱᱴ ᱟᱠᱟᱫᱟ ᱟᱭᱢᱟ ᱞᱮᱠᱟᱱᱟᱜ ᱠᱟᱛᱷᱟ ᱠᱚ ᱠᱚᱢᱮᱱᱴ ᱟᱠᱟᱫᱟ ᱡᱟᱦᱟᱸᱭ ᱚᱰᱤᱭᱮᱱᱥ ᱯᱮ ᱟᱸᱡᱚᱢ ᱮᱫᱟ ᱟᱯᱮ ᱦᱚᱸ ᱠᱚᱢᱮᱱᱴ ᱥᱮᱱ ᱠᱟᱛᱮ ᱯᱮ ᱧᱮᱞ ᱫᱟᱲᱮᱭᱟᱜᱼᱟ ᱱᱚᱰᱮ ᱥᱮᱸᱜᱮᱞ ᱚᱵᱷᱤᱡᱟᱱ ᱨᱮᱱ ᱩᱱᱠᱩ ᱠᱟᱹᱢᱤᱭᱟᱹ ᱠᱚ ᱵᱟᱵᱚᱫ ᱛᱮᱜᱮ ᱱᱚᱣᱟ ᱠᱟᱛᱷᱟ ᱟᱯᱮ ᱡᱟᱦᱟᱸ ᱯᱮ ᱠᱚᱢᱮᱱᱴ ᱟᱠᱟᱫᱟ ᱟᱯᱮ ᱡᱟᱦᱟᱸ ᱵᱷᱟᱥᱟ ᱯᱮ ᱯᱨᱚᱭᱳᱜ ᱟᱠᱟᱫᱟ ᱟᱯᱮᱭᱟᱜ ᱚᱱᱟ ᱵᱮᱣᱦᱟᱨ ᱚᱱᱟ ᱵᱷᱟᱥᱟ ᱟᱯᱮᱭᱟᱜ ᱩᱯᱨᱩᱢᱮ ᱞᱟᱹᱭ ᱛᱟᱯᱮᱭᱟ ᱟᱯᱮᱭᱟᱜ ᱠᱚᱢᱮᱱᱴ ᱛᱮ ᱟᱯᱮᱭᱟᱜ ᱩᱯᱨᱩᱢ ᱥᱚᱫᱚᱨᱚᱜ ᱠᱟᱱᱟ ᱢᱮᱱᱫᱚ ᱡᱚᱠᱷᱚᱱ ᱤᱧ ᱡᱩᱢᱤᱫ ᱨᱮᱱᱟᱜ ᱵᱷᱤᱰᱤᱭᱳᱧ ᱠᱚᱨᱟᱣ ᱞᱮᱫ ᱛᱟᱦᱮᱸᱫ ᱩᱱ ᱥᱚᱢᱚᱭ ᱟᱭᱢᱟ ᱦᱚᱲ ᱠᱚ ᱠᱚᱢᱮᱱᱴ ᱟᱠᱟᱫ ᱛᱟᱦᱮᱸᱫ ᱥᱮᱸᱜᱮᱞ ᱚᱵᱷᱤᱡᱟᱱ ᱨᱮ ᱡᱮ ᱵᱟᱝᱢᱟ ᱟᱹᱫᱤᱵᱟᱹᱥᱤ ᱥᱮᱸᱜᱮᱞ ᱚᱵᱷᱤᱡᱟᱱ ᱦᱚᱸ ᱥᱟᱹᱨᱤᱭᱟᱹᱲ ᱢᱮᱱᱟᱜ ᱟᱠᱟᱫ ᱛᱟᱭᱟ ᱥᱮ ᱯᱷᱤᱞᱳᱡᱚᱯᱷᱤ ᱢᱮᱱᱟᱜ ᱟᱠᱟᱫ ᱛᱟᱭᱟ ᱛᱚ ᱩᱱᱠᱩ ᱥᱮᱸᱜᱮᱞ ᱚᱵᱷᱤᱡᱟᱱ ᱨᱮᱱ ᱠᱟᱹᱢᱤᱭᱟᱹ ᱠᱚᱴᱷᱮᱱ ᱟᱨᱦᱚᱸ ᱢᱤᱫ ᱫᱷᱟᱣ ᱱᱚᱣᱟ ᱠᱟᱛᱷᱟᱧ ᱢᱮᱱᱮᱫᱟ ᱡᱩᱫᱤ ᱟᱯᱮᱭᱟᱜ ᱥᱟᱹᱨᱤᱭᱟᱹᱲ ᱢᱮᱱᱟᱜ ᱟᱠᱟᱫ ᱛᱟᱯᱮᱭᱟ ᱟᱯᱮᱭᱟᱜ ᱥᱟᱹᱨᱤᱭᱟᱹᱲ ᱠᱤ ᱱᱚᱣᱟᱭ ᱥᱮᱬᱟ ᱠᱟᱜ ᱯᱮᱭᱟᱭ ᱡᱮ ᱦᱚᱲ ᱦᱚᱲ ᱛᱟᱞᱟᱨᱮ ᱵᱷᱮᱯᱮᱜᱮᱫ ᱥᱤᱨᱡᱟᱹᱣ ᱠᱟᱜ ᱟᱯᱮᱭᱟᱜ ᱚᱱᱟ ᱯᱷᱤᱞᱳᱡᱚᱯᱷᱤ ᱠᱤ ᱱᱚᱣᱟᱭ ᱥᱮᱬᱟ ᱠᱟᱜ ᱯᱮᱭᱟᱭ ᱡᱮ ᱡᱟᱦᱟᱸ ᱢᱟᱱ ᱛᱟᱦᱟᱸ ᱦᱚᱲ ᱨᱳᱦᱤᱛ ᱠᱚ ᱡᱟᱦᱟᱸ ᱢᱟᱱ ᱛᱟᱦᱟᱸ ᱞᱮᱝᱜᱩᱭᱮᱡᱽ ᱤᱭᱩᱡᱽ ᱠᱟᱛᱮᱫ ᱠᱚᱢᱮᱱᱴ ᱟᱯᱮᱭᱟᱜ ᱚᱱᱟ ᱠᱚ ᱠᱚᱢᱮᱱᱴ ᱜᱮ ᱠᱤᱱᱛᱩ ᱟᱯᱮᱭᱟᱜ ᱩᱯᱨᱩᱢ ᱮ ᱥᱚᱫᱚᱨ ᱛᱟᱯᱮᱭᱟ ᱚᱱᱟ ᱠᱷᱚᱱᱟᱜ ᱦᱚᱸ ᱢᱟᱨᱟᱝ ᱢᱤᱫᱴᱟᱝ ᱠᱟᱛᱷᱟ ᱦᱩᱭᱩᱜᱚᱜ ᱠᱟᱱᱟ ᱛᱤᱦᱤᱧ ᱟᱹᱫᱤᱵᱟᱹᱥᱤ ᱥᱮᱸᱜᱮᱞ ᱚᱵᱷᱤᱡᱟᱱ ᱦᱚᱭᱛᱚ ᱟᱯᱮ ᱦᱚᱲᱢᱚ ᱨᱮ ᱞᱟᱜᱟᱣ ᱫᱟᱲᱮ ᱟᱯᱮᱭᱟ ᱢᱮᱱᱠᱷᱟᱱ ᱛᱤᱦᱤᱧ ᱡᱟᱦᱟᱸ ᱜᱷᱚᱴᱚᱱ ᱪᱚᱯᱲᱟ ᱨᱮ ᱜᱷᱚᱴᱟᱣ ᱟᱠᱟᱱᱟ ᱚᱱᱟ ᱵᱟᱵᱚᱛ ᱛᱮ ᱟᱯᱮ ᱛᱮᱞᱟ ᱮᱢ ᱨᱮᱱᱟᱜ ᱦᱚᱸᱛᱚ ᱞᱟᱹᱠᱛᱤ ᱢᱮᱱᱟᱜ ᱟᱠᱟᱫ ᱛᱟᱯᱮᱭᱟ ᱱᱚᱣᱟ ᱛᱮᱞᱟ ᱟᱯᱮ ᱮᱢᱚᱜ ᱞᱟᱜᱟᱣ ᱯᱮᱭᱟ ᱱᱚᱰᱮ ᱟᱯᱮ ᱟᱭᱢᱟ ᱠᱤᱪᱷᱩ ᱯᱮ ᱠᱚᱢᱮᱱᱴ ᱟᱠᱟᱫᱟ ᱟᱭᱢᱟ ᱠᱤᱪᱷᱩ ᱯᱮ ᱞᱟᱹᱭ ᱟᱠᱟᱫᱟ ᱟᱯᱮᱭᱟᱜ ᱥᱟᱹᱨᱤᱭᱟᱹᱨ ᱥᱮ ᱯᱷᱤᱞᱳᱡᱚᱯᱷᱤ ᱢᱮᱱᱟᱜ ᱛᱟᱯᱮᱭᱟ ᱚᱱᱟ ᱦᱚᱸ ᱯᱮ ᱞᱟᱹᱭ ᱟᱠᱟᱫᱟ ᱟᱯᱮ ᱴᱷᱮᱱ ᱱᱚᱣᱟ ᱜᱮ ᱟᱨ ᱢᱤᱫᱴᱟᱝ ᱠᱩᱠᱞᱤ ᱛᱟᱦᱮᱱᱟ ᱡᱩᱫᱤ ᱚᱱᱟ ᱯᱷᱤᱞᱳᱡᱚᱯᱷᱤ ᱢᱮᱱᱟᱜ ᱟᱠᱟᱫ ᱛᱟᱯᱮᱭᱟ ᱟᱯᱮ ᱠᱤ ᱯᱮ ᱯᱟᱲᱦᱟᱣ ᱟᱠᱟᱫ ᱛᱟᱯᱮᱭᱟ ᱡᱩᱫᱤ ᱟᱯᱮ ᱴᱷᱮᱱ ᱢᱮᱱᱟᱜ ᱟᱠᱟᱫᱟ ᱤᱧᱟᱹᱜ ᱦᱳᱣᱟᱴᱥᱮᱯ ᱱᱟᱢᱵᱟᱨ ᱤᱧ ᱞᱟᱹᱭᱫᱟ ᱥᱠᱨᱤᱱ ᱨᱮ ᱨᱟᱠᱟᱵ ᱠᱟᱱᱟ ᱥᱮᱵᱷᱮᱱ ᱮᱭᱤᱴ ᱥᱮᱵᱷᱮᱱ ᱴᱩ ᱡᱤᱨᱳ ᱮᱭᱤᱴ ᱛᱷᱨᱤ ᱮᱭᱤᱴ ᱡᱤᱨᱳ ᱛᱷᱨᱤ ᱚᱱᱟᱨᱮ ᱟᱯᱮ ᱯᱤᱰᱤᱯ ᱠᱟᱛᱮ ᱠᱳᱞᱤᱧ ᱯᱮ ᱟᱯᱮᱭᱟᱜ ᱚᱱᱟ ᱥᱟᱹᱨᱤᱭᱟᱹᱲ ᱚᱱᱟ ᱵᱟᱵᱚᱛ ᱛᱮᱦᱚᱸ ᱢᱤᱫᱴᱟᱝ ᱵᱷᱤᱰᱤᱭᱳᱧ ᱵᱮᱱᱟᱣᱟ ᱟᱯᱮᱭᱟᱜ ᱚᱱᱮ ᱚᱱᱟ ᱯᱷᱤᱞᱳᱥᱚᱯᱷᱤ ᱵᱟᱵᱚᱛ ᱛᱮ ᱱᱚᱰᱮ ᱟᱨ ᱢᱤᱫ ᱦᱚᱲ ᱠᱚ ᱢᱮᱱ ᱟᱠᱟᱫ ᱛᱟᱦᱮᱸᱫ ᱟᱹᱫᱤᱵᱟᱹᱥᱤ ᱥᱮᱸᱜᱮᱞ ᱚᱵᱷᱤᱡᱟᱱ ᱨᱮᱱ ᱡᱮ ᱵᱟᱝᱢᱟ ᱥᱟᱞᱠᱷᱟᱱ ᱢᱩᱨᱢᱩ ᱟᱹᱰᱤ ᱜᱮᱭᱟᱱᱤ ᱦᱚᱲ ᱠᱟᱱᱟᱭ ᱟᱹᱰᱤ ᱥᱤᱠᱷᱱᱟᱹᱛᱟᱱ ᱦᱚᱲ ᱠᱟᱱᱟᱭ ᱚᱱᱟ ᱠᱷᱟᱹᱛᱤᱨ ᱛᱮ ᱩᱱᱤ ᱞᱮᱠᱟ ᱵᱟᱵᱚᱱ ᱥᱤᱠᱷᱱᱟᱹᱛ ᱛᱮ ᱵᱟᱵᱚᱱ ᱵᱩᱡᱽ ᱫᱟᱲᱮᱭᱟᱜ ᱠᱟᱱᱟ ᱩᱱᱤᱭᱟᱜ ᱟᱭᱰᱤᱭᱳᱞᱚᱡᱤ ᱦᱩᱭ ᱫᱟᱲᱮᱭᱟᱜᱼᱟ ᱩᱱᱤᱭᱟᱜ ᱟᱭᱰᱤᱭᱳᱞᱚᱡᱤ ᱵᱟᱹᱠᱤ ᱦᱚᱲ ᱵᱟᱞᱮ ᱵᱩᱡᱽ ᱫᱟᱲᱮᱭᱟᱜ ᱠᱟᱱᱟ ᱤᱧ ᱦᱚᱸ ᱦᱚᱭᱛᱚ ᱵᱟᱹᱧ ᱵᱩᱡᱽ ᱫᱟᱲᱮᱭᱟᱜ ᱠᱟᱱᱟ ᱢᱮᱱᱠᱷᱟᱱ ᱟᱯᱮ ᱫᱚᱯᱮ ᱵᱩᱡᱽ ᱫᱟᱲᱮᱭᱟᱜ ᱠᱟᱱᱟ ᱡᱩᱫᱤ ᱟᱯᱮ ᱯᱮ ᱵᱩᱡᱽ ᱫᱟᱲᱮᱭᱟᱜ ᱠᱟᱱᱟ ᱩᱱᱟᱹᱜ ᱥᱤᱠᱷᱱᱟᱹᱛᱟᱱ ᱟᱯᱮ ᱦᱚᱸ ᱠᱟᱱ ᱜᱮᱭᱟ ᱯᱮ ᱟᱥᱟ ᱠᱚᱨᱮ ᱵᱩᱡᱽ ᱫᱟᱲᱮᱭᱟᱜ ᱠᱟᱱᱟ ᱯᱮ ᱮᱱᱛᱮ ᱠᱷᱟᱱ ᱟᱯᱮᱭᱟᱜ ᱚᱱᱟ ᱠᱚᱢᱮᱱᱴ ᱫᱚ ᱯᱟᱞᱮᱱ ᱩᱱᱟᱹᱜ ᱥᱤᱠᱷᱱᱟᱹᱛᱟᱱ ᱦᱚᱲ ᱞᱮᱠᱟ ᱫᱚ ᱵᱟᱝ ᱵᱩᱡᱽ ᱞᱮᱱᱟ ᱦᱳᱭ ᱫᱟᱲᱮᱭᱟᱜᱼᱟ ᱯᱩᱛᱷᱤᱜᱚᱛᱚ ᱵᱤᱫᱽᱫᱟ ᱛᱮ ᱟᱯᱮ ᱯᱮ ᱥᱤᱠᱷᱱᱟᱹᱛ ᱟᱠᱟᱱᱟ ᱢᱮᱱᱠᱷᱟᱱ ᱵᱟᱥᱛᱚᱵ ᱜᱮᱭᱟᱱ ᱫᱚ ᱯᱟᱞᱮᱱ ᱵᱟᱹᱱᱩᱜ ᱛᱟᱯᱮᱭᱟ ᱵᱟᱠᱷᱟᱱ ᱚᱱᱠᱟ ᱵᱟᱝ ᱯᱮ ᱠᱚᱢᱮᱱᱴ ᱠᱮᱭᱟ ᱟᱨᱚ ᱢᱤᱫ ᱫᱷᱟᱣ ᱢᱩᱪᱟᱹᱫ ᱨᱤᱧ ᱢᱮᱱᱫᱟ ᱟᱯᱮᱭᱟᱜ ᱚᱱᱮ ᱚᱱᱟ ᱠᱚᱢᱮᱱᱴ ᱟᱯᱮᱭᱟᱜ ᱚᱱᱟ ᱠᱚ ᱵᱮᱣᱦᱟᱨ ᱟᱯᱮᱭᱟᱜ ᱩᱯᱨᱩᱢ ᱫᱤᱥᱚᱢ ᱦᱚᱲ ᱛᱟᱞᱟ ᱨᱮ ᱥᱟᱨ ᱥᱟᱫ ᱞᱟᱹᱭ ᱮᱫᱟ ᱮᱱᱠᱷᱟᱱ ᱟᱨ ᱵᱟᱹᱠᱤ ᱠᱟᱛᱷᱟ ᱠᱚᱫᱚ ᱫᱤᱥᱚᱢ ᱦᱚᱲ ᱠᱚ ᱵᱟᱡᱽ ᱵᱤᱪᱟᱹᱨᱟ ᱢᱟ ᱮᱱᱠᱷᱟᱱ ᱱᱚᱣᱟ ᱵᱷᱤᱰᱤᱭᱳ ᱨᱮᱫᱚ ᱱᱤᱱᱟᱹᱜ ᱦᱟᱹᱵᱤᱡ ᱜᱮ ᱟᱨ ᱱᱚᱝᱠᱟ ᱜᱮ ᱟᱯᱮ ᱜᱚᱲᱚ ᱮᱢᱟᱹᱧ ᱯᱮ ᱥᱟᱶ ᱥᱟᱶᱛᱮ ᱱᱚᱣᱟ ᱪᱮᱱᱮᱞ ᱟᱯᱮ ᱞᱟᱭᱤᱠ ᱯᱮ ᱥᱮᱭᱟᱨ ᱯᱮ ᱟᱨ ᱥᱟᱵᱥᱠᱨᱟᱭᱤᱵ ᱯᱮ ᱧᱟᱯᱟᱢ ᱟᱵᱚᱱ ᱱᱚᱣᱟ ᱛᱟᱭᱚᱢ ᱨᱮᱱᱟᱜ ᱟᱨ ᱢᱤᱫᱴᱟᱝ ᱵᱷᱤᱰᱤᱭᱳ ᱨᱮ